ᱡᱚᱦᱟᱨ ᱜᱮ ᱜᱟᱛᱮ ᱠᱚ ᱛᱤᱧ ᱠᱟᱹᱴᱤᱡ ᱡᱟᱹᱨᱩᱲ ᱠᱟᱛᱷᱟ ᱱᱚᱣᱟ ᱫᱷᱩᱲᱤ ᱫᱷᱟᱹᱨᱛᱤ ᱨᱮ ᱟᱹᱰᱤ ᱩᱛᱟᱹᱨ ᱦᱚᱲ ᱵᱤᱥ ᱡᱚᱢ ᱛᱮᱠᱚ ᱜᱩᱡᱩᱜ ᱠᱟᱱᱟ ᱟᱹᱰᱤ ᱩᱛᱟᱹᱨ ᱦᱚᱲ ᱠᱚ ᱯᱟᱹᱥᱤ ᱜᱩᱡᱩᱜ ᱠᱟᱱᱟ ᱟᱹᱰᱤ ᱩᱛᱟᱹᱨ ᱦᱚᱲ ᱠᱚ ᱛᱮᱱ ᱜᱩᱡᱩᱜ ᱠᱟᱱᱟ ᱱᱚᱝᱠᱟᱱᱟᱜ ᱦᱩᱭ ᱮᱱᱟ ᱪᱮᱫᱟᱜ ᱞᱟᱦᱟ ᱫᱤᱱ ᱨᱮ ᱱᱩᱱᱟᱹᱜ ᱜᱟᱱ ᱵᱟᱝ ᱦᱩᱭᱩᱜᱚᱜ ᱠᱟᱱ ᱛᱟᱦᱮᱸ ᱠᱟᱱᱟ ᱞᱟᱦᱟ ᱫᱤᱱ ᱨᱮ ᱦᱩᱭᱩᱜ ᱠᱟᱱ ᱛᱟᱦᱮᱱᱟ ᱟᱹᱰᱤ ᱩᱛᱟᱹᱨ ᱦᱚᱲᱟᱜ ᱠᱷᱚᱵᱚᱨ ᱟᱸᱡᱚᱢᱚᱜ ᱠᱟᱱ ᱛᱟᱦᱮᱱᱟ ᱵᱚᱞᱮ ᱦᱟᱹᱱᱤ ᱨᱮᱱ ᱫᱚ ᱵᱟᱨᱚ ᱴᱤ ᱜᱤᱫᱽᱨᱟᱹ ᱱᱟᱹᱭ ᱨᱮᱱ ᱫᱚ ᱟᱴ ᱴᱤ ᱜᱤᱫᱽᱨᱟᱹ ᱱᱟᱹᱭ ᱨᱮᱱ ᱫᱚ ᱯᱩᱱᱭᱟ ᱜᱤᱫᱽᱨᱟᱹ ᱟᱨ ᱚᱠᱚᱭ ᱨᱮᱱ ᱢᱟ ᱯᱩᱱᱭᱟ ᱟᱭᱳ ᱱᱚᱝᱠᱟ ᱦᱚᱸ ᱛᱟᱦᱮᱱ ᱠᱟᱱ ᱛᱟᱦᱮᱱᱟ ᱟᱨ ᱱᱤᱛ ᱱᱤᱭᱟᱹ ᱡᱩᱜᱽ ᱨᱮ ᱵᱚᱞᱮ ᱢᱟᱛᱨᱚ ᱵᱟᱨᱭᱟ ᱜᱤᱫᱽᱨᱟᱹ ᱥᱚᱨᱠᱟᱨ ᱦᱚᱸᱭ ᱢᱮᱱᱫᱟ ᱪᱷᱮᱞᱮᱭ ᱦᱳᱠ ᱟᱨ ᱢᱮᱭᱮᱭ ᱦᱳᱠ ᱫᱩᱴᱤᱨ ᱵᱤᱥᱤ ᱱᱚᱭ ᱵᱟᱨᱭᱟ ᱠᱷᱚᱱ ᱵᱚᱞᱮ ᱰᱷᱤᱨ ᱫᱚ ᱟᱞᱚᱢ ᱜᱤᱫᱽᱨᱟᱹ ᱡᱚᱝᱟᱜᱼᱟ ᱟᱨ ᱛᱤᱦᱤᱧ ᱵᱟᱨᱭᱟ ᱜᱤᱫᱽᱨᱟᱹ ᱦᱟᱨᱟ ᱠᱤᱱ ᱞᱟᱹᱜᱤᱫ ᱛᱮ ᱞᱳᱱ ᱨᱮ ᱪᱮᱫᱟᱜ ᱵᱚᱱ ᱵᱚᱞᱚᱜᱼᱟ ᱵᱚᱱᱫᱷᱚᱱ ᱨᱮ ᱪᱮᱫᱟᱜ ᱵᱚᱱ ᱵᱚᱞᱚᱜᱼᱟ ᱞᱟᱦᱟ ᱦᱚᱲ ᱩᱱᱟᱹᱜ ᱰᱷᱮᱨ ᱜᱤᱫᱽᱨᱟᱹ ᱠᱟᱛᱮ ᱵᱚᱱᱫᱷᱚᱱ ᱨᱮ ᱞᱳᱱ ᱨᱮ ᱨᱤᱱ ᱨᱮ ᱵᱟᱠᱚ ᱵᱚᱞᱚ ᱞᱮᱱᱟ ᱦᱮᱸ ᱠᱤᱪᱷᱩ ᱫᱤᱱ ᱞᱟᱹᱜᱤᱫ ᱟᱹᱰᱤ ᱱᱟᱪᱟᱨ ᱦᱟᱞᱚᱛ ᱨᱮ ᱡᱟᱦᱟᱸᱭ ᱠᱚ ᱯᱟᱲᱟᱣ ᱞᱮᱱᱟ ᱩᱱᱠᱩ ᱜᱮ ᱵᱚᱞᱚ ᱞᱮᱱᱟ ᱠᱚ ᱚᱱᱟ ᱦᱚᱸ ᱦᱩᱲᱩ ᱪᱟᱣᱞᱮ ᱜᱮᱠᱚ ᱦᱟᱛ ᱞᱮᱫ ᱛᱟᱦᱮᱸ ᱠᱟᱱᱟ ᱡᱚᱢ ᱵᱟᱧᱪᱟᱜ ᱞᱟᱹᱜᱤᱫ ᱡᱮᱠᱚ ᱚᱲᱟᱜᱟ ᱚᱱᱟ ᱞᱟᱹᱜᱤᱫ ᱫᱚ ᱨᱤᱱ ᱨᱮ ᱵᱟᱠᱚ ᱵᱚᱞᱚ ᱟᱠᱟᱱᱟ ᱟᱨ ᱛᱮᱦᱮᱧᱟᱜ ᱫᱤᱱ ᱨᱮ ᱡᱟᱦᱟᱸᱭ ᱠᱚ ᱥᱟᱨᱵᱷᱤᱥ ᱮᱫᱟ ᱩᱱᱠᱩ ᱦᱚᱸ ᱞᱳᱱ ᱦᱟᱛᱟᱣ ᱠᱟᱛᱮ ᱠᱚ ᱚᱲᱟᱜ ᱫᱩᱣᱟᱹᱨ ᱮᱫᱟ ᱞᱳᱱ ᱦᱟᱛᱟᱣ ᱠᱟᱛᱮ ᱜᱟᱹᱰᱤ ᱠᱚ ᱠᱤᱨᱤᱧ ᱮᱫᱟ ᱞᱳᱱ ᱦᱟᱛᱟᱣ ᱠᱟᱛᱮ ᱵᱤᱡᱽᱱᱮᱥ ᱠᱚ ᱠᱷᱩᱞᱟᱹᱣ ᱮᱫᱟ ᱚᱠᱚᱭ ᱫᱚ ᱵᱷᱟᱹᱜᱤ ᱨᱳᱡᱽᱜᱟᱨ ᱞᱟᱭᱤᱱ ᱢᱮᱱᱟᱜ ᱛᱟᱠᱚ ᱩᱱᱠᱩ ᱦᱚᱸ ᱟᱨ ᱩᱱᱠᱩ ᱧᱮᱞ ᱛᱮ ᱱᱟᱪᱟᱨ ᱜᱟᱛᱟᱠ ᱨᱮᱱ ᱦᱚᱲ ᱠᱚᱦᱚᱸ ᱪᱮᱥᱴᱟᱭ ᱫᱟᱵᱚᱱ ᱛᱟᱦᱚᱞᱮ ᱤᱧ ᱦᱚᱸ ᱠᱟᱹᱴᱤᱡ ᱧᱚᱜ ᱞᱳᱱ ᱦᱟᱛᱟᱣ ᱠᱟᱛᱮ ᱤᱧ ᱞᱟᱹᱴᱩᱜᱼᱟ ᱛᱚ ᱚᱱᱟ ᱧᱮᱞ ᱠᱟᱛᱮ ᱟᱭᱢᱟ ᱦᱚᱲ ᱠᱚ ᱦᱟᱛ ᱮᱫᱟ ᱟᱨ ᱠᱚᱛᱚ ᱡᱟᱭᱜᱟ ᱨᱮ ᱢᱤᱫ ᱦᱚᱲ ᱟᱭᱢᱟ ᱯᱚᱭᱥᱟᱭ ᱦᱟᱛ ᱠᱮᱫᱟ ᱦᱚᱲᱟᱜ ᱡᱚᱢᱤᱭ ᱠᱤᱨᱤᱧ ᱠᱮᱫᱟ ᱟᱨ ᱪᱟᱥ ᱮ ᱞᱟᱜᱟᱣ ᱠᱮᱫᱟ ᱟᱨ ᱰᱩᱵᱟᱹ ᱫᱟᱜ ᱦᱮᱡ ᱮᱱᱟ ᱡᱚᱛᱚ ᱪᱟᱥ ᱱᱚᱥᱴᱚᱭᱮᱱ ᱛᱟᱭᱟ ᱟᱨ ᱚᱱᱟ ᱞᱳᱱ ᱪᱤᱠᱟᱹᱛᱮᱭ ᱨᱩᱣᱟᱹᱲᱟ ᱢᱩᱪᱟᱹᱫ ᱨᱮ ᱦᱚᱲ ᱚᱠᱚᱭ ᱦᱚᱸ ᱪᱮᱫ ᱦᱚᱸ ᱵᱟᱭ ᱵᱟᱰᱟᱭ ᱦᱚᱪᱚ ᱞᱮᱫ ᱠᱚᱣᱟ ᱵᱤᱥ ᱠᱤᱨᱤᱧ ᱠᱟᱛᱮ ᱡᱚᱢ ᱠᱮᱫᱟᱭ ᱟᱨᱮ ᱜᱚᱡ ᱮᱱᱟ ᱛᱚ ᱱᱚᱝᱠᱟ ᱟᱭᱢᱟ ᱦᱚᱲᱟᱜ ᱫᱚᱥᱟ ᱦᱩᱭᱩᱜᱚᱜ ᱠᱟᱱᱟ ᱚᱠᱚᱭ ᱫᱚᱠᱚ ᱯᱟᱹᱥᱤ ᱜᱩᱡᱩᱜ ᱠᱟᱱᱟ ᱟᱨ ᱚᱠᱚᱭ ᱫᱚᱠᱚ ᱛᱮᱱ ᱜᱩᱡᱩᱜ ᱠᱟᱱᱟ ᱜᱟᱹᱰᱤ ᱛᱮ ᱚᱠᱚᱭ ᱫᱚᱠᱚ ᱫᱟᱹᱲ ᱟᱫᱚᱜ ᱠᱟᱱᱟ ᱱᱚᱝᱠᱟᱱᱟᱜ ᱫᱚᱥᱟ ᱦᱩᱭᱩᱜᱚᱜ ᱠᱟᱱᱟ ᱟᱫᱚ ᱚᱱᱟᱛᱮ ᱵᱟᱝ ᱨᱤᱱ ᱨᱮ ᱟᱞᱚ ᱯᱮ ᱵᱚᱞᱚᱜ, ᱞᱚᱱ ᱨᱮ ᱟᱞᱚ ᱯᱮ ᱵᱚᱞᱚᱜ᱾ ᱟᱨ ᱛᱮᱦᱮᱧ ᱚᱱᱟ ᱡᱮᱢᱚᱱ ᱠᱚ ᱧᱩᱛᱩᱢ ᱠᱟᱣᱫᱟ ᱞᱚᱱ ᱪᱮᱫ ᱵᱚᱱᱫᱷᱚᱱ, ᱵᱚᱱᱫᱷᱚᱱ ᱵᱚᱞᱛᱮ ᱛᱚᱞ, ᱛᱚᱞ ᱠᱟᱡᱟᱠ ᱩᱛᱟᱹᱨᱚᱜ ᱟᱢ, ᱫᱟᱹᱫᱟᱹᱲ ᱨᱮᱭᱟᱜ ᱜᱚᱛᱤ ᱵᱟᱹᱱᱩᱜ ᱛᱟᱢᱟ᱾ ᱫᱩᱣᱟᱹᱨ ᱫᱩᱣᱟᱹᱨ ᱠᱚ ᱥᱮᱸᱫᱽᱨᱟ ᱢᱮᱭᱟ, ᱰᱟᱦᱟᱨ ᱰᱟᱦᱟᱨ ᱠᱚ ᱮᱥᱮᱫ ᱢᱮᱭᱟ, ᱫᱟᱹᱲ ᱟᱢ ᱚᱠᱟᱛᱮ᱾ ᱟᱨ ᱢᱤᱫᱴᱮᱱ ᱜᱚᱞᱯᱚ ᱵᱚᱱ ᱟᱸᱡᱚᱢ ᱟᱠᱟᱫ ᱞᱮᱠᱟ ᱡᱮᱢᱚᱱ ᱫᱩᱥᱥᱨᱩᱛ ᱱᱟᱠᱚᱨ ᱦᱚᱨ ᱰᱟᱦᱟᱨ ᱨᱮ ᱦᱚᱲᱮ ᱮᱥᱮᱫ ᱠᱚᱣᱟ, ᱪᱷᱤᱱᱛᱟᱭ ᱠᱚᱣᱟᱭ ᱟᱨ ᱚᱱᱟᱛᱮ ᱥᱚᱝᱥᱟᱨᱮ ᱪᱟᱞᱟᱣᱮᱫ ᱠᱟᱱ ᱛᱟᱦᱮᱸ ᱠᱟᱱᱟ᱾ ᱟᱫᱚ ᱩᱱᱤᱭ ᱢᱮᱱ ᱚᱪᱚ ᱞᱮᱱ ᱛᱟᱦᱮᱸ ᱠᱟᱱᱟ ᱟᱢ ᱡᱮᱢ ᱪᱷᱤᱱᱛᱟᱭᱮᱫ ᱠᱚ ᱛᱟᱦᱮᱸ ᱪᱷᱤᱱᱛᱟᱭᱮᱫ ᱠᱚ ᱛᱚ ᱱᱚᱶᱟ ᱨᱮᱱᱟᱜ ᱯᱟᱯᱮᱨ ᱵᱷᱟᱨ ᱵᱷᱟᱜᱽ ᱫᱚ ᱚᱠᱚᱭ ᱦᱟᱛᱟᱣᱟ? ᱟᱫᱚᱭ ᱢᱮᱱ ᱮᱫᱟ ᱚᱲᱟᱜ ᱨᱮᱱ ᱦᱚᱲ ᱠᱚ ᱦᱟᱛ ᱛᱤᱧᱟ᱾ ᱚᱲᱟᱜ ᱨᱮᱱ ᱮ ᱠᱩᱞᱤ ᱠᱮᱫ ᱠᱚᱣᱟ ᱚᱠᱚᱭ ᱦᱚᱸ ᱵᱟᱠᱚ ᱦᱟᱛ ᱞᱮᱫᱟ᱾ ᱟᱫᱚ ᱛᱮᱦᱮᱧ ᱦᱚᱸ ᱚᱱᱠᱟ ᱜᱮ ᱟᱢ ᱵᱚᱱᱫᱷᱚᱱ ᱨᱮᱢ ᱵᱚᱞᱚ ᱴᱷᱤᱠ ᱞᱮᱱ ᱠᱷᱟᱱ ᱱᱚᱶᱟ ᱫᱚ ᱚᱲᱟᱜ ᱨᱮᱱ ᱦᱚᱲ ᱵᱟᱠᱚ ᱦᱟᱛᱟ᱾ ᱵᱩᱰᱷᱤ ᱦᱟᱲᱟᱢ ᱜᱚᱜᱚ ᱵᱟᱵᱟ ᱠᱤᱱ ᱦᱚᱸ ᱵᱟᱠᱤᱱ ᱨᱩᱣᱟᱹᱲ ᱛᱟᱢᱟ᱾ ᱟᱢ ᱨᱮᱱ ᱜᱤᱫᱽᱨᱟᱹ ᱦᱚᱸ ᱵᱟᱠᱚ ᱨᱩᱣᱟᱹᱲᱟ᱾ ᱟᱢ ᱜᱮᱠᱚ ᱨᱩᱣᱟᱹᱲ ᱚᱪᱚ ᱢᱮᱭᱟ᱾ ᱟᱢ ᱜᱮᱠᱚ ᱨᱩᱣᱟᱹᱲ ᱚᱪᱚ ᱢᱮᱭᱟ᱾ ᱛᱚ ᱵᱟᱢ ᱨᱩᱣᱟᱹᱲ ᱫᱟᱲᱮᱭᱟᱜ ᱠᱷᱟᱱ ᱪᱮᱫ ᱮᱢ ᱪᱮᱠᱟᱭᱟ? ᱞᱟᱹᱴᱩ ᱥᱚᱢᱚᱥᱥᱟ ᱨᱮᱢ ᱯᱟᱲᱟᱜᱼᱟ ᱵᱚᱭᱦᱟ᱾ ᱟᱨ ᱟᱢ ᱫᱚ ᱫᱤᱱ ᱦᱤᱞᱟᱹᱜ ᱯᱚᱨᱟᱫᱷᱤᱱ ᱵᱷᱟᱨᱚᱛ ᱨᱮᱢ ᱛᱟᱦᱮᱱᱟ ᱫᱤᱱ ᱦᱤᱞᱟᱹᱜ ᱴᱮᱱᱥᱮᱱ ᱨᱮᱢ ᱛᱟᱦᱮᱱᱟ ᱵᱟᱦᱟ ᱨᱮᱦᱚᱸ ᱥᱚᱨᱦᱟᱭ ᱨᱮᱦᱚᱸ ᱨᱟᱹᱥᱠᱟᱹ ᱛᱟᱞᱟ ᱨᱮᱦᱚᱸ ᱦᱚᱲ ᱠᱚ ᱥᱮᱨᱮᱧ ᱟᱠᱚ ᱮᱱᱮᱡ ᱟᱠᱚ ᱟᱢ ᱫᱚ ᱵᱟᱢ ᱫᱟᱲᱮᱭᱟᱜᱼᱟ ᱧᱤᱨ ᱵᱟᱲᱟᱭᱟᱢ ᱫᱟᱹᱲ ᱜᱩᱡᱩᱜ ᱟᱢ ᱞᱟᱹᱴᱩ ᱴᱮᱱᱥᱮᱱ ᱨᱮᱢ ᱯᱟᱲᱟᱣᱟ ᱢᱤᱫᱴᱮᱱ ᱠᱩᱲᱤ ᱦᱚᱯᱚᱱ ᱟᱵᱚ ᱥᱟᱱᱛᱟᱞ ᱜᱮ ᱵᱟᱞᱩᱨᱜᱷᱟᱴ ᱥᱮᱱᱟᱜ ᱠᱷᱚᱵᱚᱨ ᱠᱟᱱᱟ ᱛᱚ ᱢᱮᱱᱫᱟᱭ ᱞᱳᱱ ᱞᱤᱧ ᱦᱟᱛᱟᱣ ᱠᱮᱫᱟ ᱵᱚᱱᱫᱷᱚᱱ ᱞᱤᱧ ᱦᱟᱛᱟᱣ ᱠᱮᱫᱟ ᱡᱟᱶᱟᱭ ᱫᱚ ᱢᱚᱡᱽ ᱜᱮ ᱜᱚᱞᱯᱚ ᱠᱮᱫᱟᱞᱤᱧ ᱟᱨ ᱦᱟᱛᱟᱣ ᱵᱟᱲᱟ ᱠᱟᱛᱮᱫ ᱱᱤᱛᱚᱜ ᱫᱚ ᱛᱟᱥ ᱮ ᱜᱟᱛᱮᱜ ᱠᱟᱱᱟ ᱡᱩᱣᱟᱹᱭ ᱜᱟᱛᱮᱜ ᱠᱟᱱᱟ ᱟᱨ ᱧᱩᱭ ᱫᱟ ᱠᱟᱛᱷᱟ ᱵᱟᱭ ᱟᱸᱡᱚᱢ ᱫᱟ ᱟᱨ ᱚᱠᱟ ᱦᱤᱞᱳᱜ ᱵᱚᱱᱫᱷᱚᱱ ᱮᱢᱚᱜ ᱦᱩᱭᱩᱜᱼᱟ ᱮᱱ ᱦᱤᱞᱳᱜ ᱠᱚ ᱦᱤᱡᱩᱜ ᱠᱟᱱᱟ ᱟᱨ ᱵᱚᱱᱫᱷᱚᱱ ᱦᱮᱨᱮᱞ ᱠᱚ ᱵᱟᱵᱟ ᱦᱚᱲ ᱠᱚ ᱫᱩᱲᱩᱵᱚᱜ ᱠᱟᱱᱟ ᱚᱱᱟ ᱡᱟᱭᱜᱟ ᱨᱮ ᱟᱨ ᱩᱱᱠᱩ ᱟᱞᱮ ᱨᱮᱱ ᱫᱚᱞ ᱜᱮ ᱡᱚᱛᱚ ᱜᱚᱜᱚ ᱦᱚᱲ ᱦᱮᱡ ᱠᱟᱛᱮᱫ ᱤᱧ ᱠᱚ ᱚᱨ ᱛᱩᱫ ᱤᱫᱤᱭᱮᱫᱤᱧ ᱠᱟᱱᱟ ᱟᱨ ᱚᱸᱰᱮ ᱠᱚ ᱢᱮᱛᱟᱹᱧ ᱠᱟᱱᱟ ᱴᱟᱠᱟᱢ ᱮᱢᱚᱜᱼᱟ ᱥᱮ ᱪᱮᱫ ᱮᱢ ᱢᱮᱱᱫᱟ ᱴᱟᱠᱟᱢ ᱮᱢᱚᱜᱼᱟ ᱥᱮ ᱪᱮᱫ ᱮᱢ ᱢᱮᱱᱫᱟ ᱟᱹᱰᱤ ᱚᱛᱛᱟᱪᱟᱨ ᱤᱧ ᱪᱮᱛᱟᱱ ᱨᱮ ᱟᱹᱰᱤ ᱡᱷᱟᱢᱮᱞᱟ ᱠᱚ ᱞᱟᱜᱟᱣ ᱠᱟᱜᱼᱟ ᱟᱡ ᱨᱮᱱ ᱜᱚᱜᱚ ᱵᱟᱵᱟ ᱴᱷᱮᱱ ᱪᱟᱞᱟᱣ ᱠᱟᱛᱮᱫ ᱨᱟᱜ ᱠᱟᱛᱮᱫ ᱮ ᱞᱟᱹᱭ ᱮᱫᱟ ᱪᱮᱫ ᱤᱧ ᱪᱤᱠᱟᱹᱭᱟ ᱜᱚ ᱪᱮᱫ ᱤᱧ ᱪᱤᱠᱟᱹᱭᱟ ᱵᱟ ᱟᱫᱚ ᱩᱱᱠᱤᱱ ᱦᱚᱸᱠᱤᱱ ᱢᱮᱛᱟᱭ ᱠᱟᱱᱟ ᱪᱮᱫ ᱞᱤᱧ ᱪᱤᱠᱟᱹ ᱠᱮᱭᱟ ᱵᱤᱴᱤ ᱟᱵᱚᱣᱟᱜ ᱢᱟᱢ ᱵᱟᱰᱟᱭ ᱜᱮ ᱞᱟᱦᱟ ᱠᱷᱚᱱ ᱵᱟᱹᱱᱩᱜ ᱛᱟᱵᱚᱱᱟ ᱥᱟᱭ ᱥᱚᱢᱯᱚᱛᱛᱤ ᱵᱟᱹᱱᱩᱜ ᱛᱟᱵᱚᱱᱟ ᱨᱩᱣᱟᱹᱲ ᱨᱮᱭᱟᱜ ᱫᱟᱲᱮ ᱪᱮᱫᱟᱜ ᱟᱫᱚᱢ ᱦᱟᱛ ᱠᱮᱫᱟ ᱜᱟᱹᱣ ᱪᱮᱫᱟᱜ ᱮᱢ ᱵᱚᱞᱚᱭᱮᱱᱟ ᱮᱭ ᱴᱩᱠᱩ ᱱᱚᱝᱠᱟ ᱦᱩᱭᱩᱜ ᱠᱟᱱᱟ ᱩᱱᱤᱭᱟᱜ ᱡᱤᱣᱤ ᱨᱟᱜᱚᱜ ᱠᱟᱱᱟ ᱨᱟᱜ ᱡᱚᱝ ᱠᱟᱱᱟᱭ ᱟᱹᱰᱤ ᱫᱩᱠ ᱨᱮᱭ ᱯᱟᱲᱟᱣ ᱠᱟᱱᱟ ᱟᱫᱚ ᱚᱱᱟ ᱞᱮᱠᱟ ᱛᱮᱜᱮᱧ ᱢᱮᱱᱫᱟ ᱵᱚᱭᱦᱟ ᱠᱚ ᱟᱯᱮ ᱨᱮᱱ ᱢᱤᱥᱨᱟ ᱞᱟᱦᱟ ᱠᱷᱚᱱ ᱵᱟᱨᱚᱱ ᱠᱚᱯᱮ, ᱵᱚᱱᱫᱷᱚᱱ ᱨᱮ ᱟᱞᱚ ᱠᱚ ᱵᱚᱞᱚᱜ ᱛᱟᱯᱮ᱾ ᱜᱚᱜᱚ ᱵᱟᱵᱟ ᱠᱚ ᱞᱟᱦᱟ ᱠᱷᱚᱱ ᱟᱯᱮ ᱨᱮᱱ ᱥᱚᱱᱟ ᱵᱤᱴᱤ ᱠᱚ ᱵᱟᱨᱚᱱ ᱠᱚᱯᱮ, ᱡᱟᱶᱟᱭᱟᱜ ᱠᱟᱛᱷᱟ ᱛᱮ ᱵᱚᱱᱫᱷᱚᱱ ᱨᱮ ᱟᱞᱚ ᱠᱚ ᱵᱚᱞᱚᱜ ᱢᱟ᱾ ᱟᱨ ᱡᱟᱦᱟᱸᱭ ᱨᱚᱡᱽᱜᱟᱨ ᱨᱮᱭᱟᱜ, ᱤᱱᱠᱟᱢ ᱨᱮᱭᱟᱜ ᱥᱳᱨᱥ ᱢᱮᱱᱟᱜ ᱛᱟᱭᱟ, ᱦᱟᱛ ᱫᱟᱭ, ᱩᱱᱤ ᱧᱮᱞ ᱛᱮ ᱫᱚ ᱟᱢ ᱫᱚ ᱟᱞᱚᱢ ᱵᱚᱞᱚᱜᱼᱟ᱾ ᱞᱳᱵᱷᱮ ᱯᱟᱯ, ᱚᱛᱤ ᱞᱳᱵᱷᱮ ᱦᱳᱭ ᱥᱚᱨᱵᱚᱱᱟᱥ, ᱦᱚᱲᱟᱜ ᱧᱮᱞ ᱛᱮ ᱫᱚ ᱟᱞᱚ, ᱟᱞᱚ, ᱟᱞᱚ, ᱟᱞᱚ᱾ ᱢᱟ ᱛᱚᱵᱮ ᱫᱩᱞᱟᱹᱲᱤᱭᱟᱹ ᱜᱟᱛᱮ ᱠᱚᱛᱤᱧ, ᱢᱟ ᱛᱚᱵᱮ ᱫᱩᱞᱟᱹᱲᱤᱭᱟᱹ ᱵᱚᱭᱦᱟ ᱢᱤᱥᱨᱟ ᱠᱚᱛᱤᱧ, ᱢᱟ ᱛᱚᱵᱮ ᱥᱟᱱᱟᱢ ᱫᱩᱞᱟᱹᱲᱤᱭᱟᱹ ᱜᱚᱜᱚ ᱵᱟᱵᱟ ᱠᱚᱛᱤᱧ, ᱟᱯᱱᱟᱨ ᱜᱷᱟᱨᱚᱸᱡᱽ ᱨᱮᱱ ᱠᱚ ᱵᱟᱨᱚᱱ ᱠᱚᱯᱮ, ᱟᱞᱚ ᱯᱮ ᱵᱚᱞᱚ ᱟᱹᱪᱩ ᱟᱠᱚ, ᱟᱞᱚ ᱯᱮ ᱵᱚᱞᱚᱜᱼᱟ, ᱵᱟᱠᱷᱟᱱ ᱫᱚ ᱟᱹᱰᱤ ᱥᱚᱢᱚᱥᱥᱟ ᱨᱮ ᱯᱮ ᱛᱟᱦᱮᱸᱱᱟ᱾ ᱟᱨ ᱟᱭᱩ ᱠᱚ ᱠᱚᱢᱚᱜᱼᱟ, ᱵᱚᱭᱚᱥ ᱠᱚ ᱠᱚᱢᱚᱜᱼᱟ, ᱞᱟᱦᱟ ᱨᱮᱢ ᱜᱩᱡᱩᱜᱼᱟ ᱴᱮᱱᱥᱚᱱ ᱛᱟᱞᱟ ᱛᱮ᱾ ᱥᱮᱫᱟᱭ ᱦᱚᱲ ᱟᱹᱰᱤ ᱟᱭᱢᱟ ᱫᱤᱱ ᱠᱚ ᱴᱤᱠᱟᱹᱜ ᱠᱟᱱ ᱛᱟᱦᱮᱸ ᱠᱟᱱᱟ, ᱩᱱᱠᱩ ᱫᱚ ᱞᱚᱱ ᱟᱨ ᱨᱤᱱ ᱨᱮ ᱵᱟᱠᱚ ᱵᱚᱞᱚᱜ ᱠᱟᱱ ᱛᱟᱦᱮᱸ ᱠᱟᱱᱟ, ᱡᱟ ᱜᱮᱠᱚ ᱡᱚᱢ ᱧᱟᱢᱮᱫ ᱠᱟᱱ ᱛᱟᱦᱮᱸ ᱠᱟᱱᱟ, ᱤᱱᱟᱹ ᱛᱮᱜᱮ ᱦᱚᱲᱢᱚ ᱦᱟᱹᱴᱤᱧ, ᱡᱤᱣᱤ ᱡᱟᱹᱛᱤ ᱡᱚᱛᱚ ᱢᱚᱡᱽ ᱛᱟᱦᱮᱸᱱ ᱠᱟᱱ ᱛᱟᱦᱮᱸᱱᱟ᱾ ᱟᱨ ᱛᱮᱦᱮᱧ ᱫᱚ ᱨᱤᱱ ᱨᱮ ᱞᱚᱱ ᱨᱮ ᱦᱚᱲ ᱵᱚᱞᱚ ᱠᱟᱛᱮ ᱱᱟᱱᱟᱱ ᱴᱮᱱᱥᱚᱱ ᱨᱮᱠᱚ ᱛᱟᱦᱮᱱ ᱠᱟᱱᱟ ᱪᱟᱞᱟᱜ ᱛᱩᱞᱩᱡ ᱦᱟᱨᱴ ᱮᱴᱟᱠ ᱛᱮᱠᱚ ᱜᱩᱡᱩᱜ ᱠᱟᱱᱟ ᱞᱟᱦᱟ ᱫᱤᱱ ᱨᱮ ᱱᱚᱣᱟ ᱦᱟᱨᱴ ᱮᱴᱟᱠ ᱨᱮᱭᱟᱜ ᱜᱚᱞᱯᱚ ᱜᱮ ᱵᱟᱝ ᱛᱟᱦᱮᱸ ᱠᱟᱱᱟ ᱴᱷᱤᱠ ᱜᱮᱭᱟ ᱜᱟᱛᱮ ᱠᱚ ᱢᱟ ᱛᱚᱵᱮ ᱟᱭᱢᱟ ᱚᱠᱛᱮ ᱨᱮ ᱡᱚᱛᱚ ᱦᱚᱲᱟᱜ ᱜᱮ ᱜᱚᱞᱯᱚ ᱟᱸᱡᱚᱢ ᱨᱮᱭᱟᱜ ᱦᱚᱸ ᱥᱚᱢᱚᱭ ᱵᱟᱝ ᱛᱟᱦᱮᱱ ᱛᱟᱵᱚᱱᱟ ᱟᱫᱚ ᱡᱟᱣ ᱜᱮ ᱮᱱ ᱦᱚᱸ ᱠᱩᱨᱩᱢᱩᱴᱩᱭ ᱯᱮ ᱠᱟᱹᱴᱤᱡ ᱠᱟᱹᱴᱤᱡ ᱜᱚᱞᱯᱚᱧ ᱞᱟᱹᱭᱮᱫ ᱛᱟᱵᱚᱱᱟ ᱟᱸᱡᱚᱢ ᱛᱟᱵᱚᱱ ᱯᱮ ᱥᱮ ᱡᱟᱦᱟᱸᱭ ᱟᱸᱡᱚᱢ ᱚᱪᱚ ᱠᱚ ᱛᱟᱵᱚᱱ ᱯᱮ ᱡᱟᱛᱮ ᱡᱚᱛᱚ ᱠᱚ ᱛᱟᱞᱟ ᱨᱮ ᱢᱤᱫᱴᱮᱱ ᱥᱚᱡᱟᱜᱽ ᱥᱚᱪᱮᱛᱚᱱ ᱥᱟᱵᱫᱷᱟᱱᱚᱛᱟ ᱛᱟᱦᱮᱱ ᱛᱟᱵᱚᱱ ᱥᱚᱛᱚᱨᱠᱚ ᱵᱚᱱ ᱛᱟᱦᱮᱱ ᱟᱨ ᱜᱷᱟᱨᱚᱸᱡᱽ ᱢᱚᱡᱽ ᱛᱮᱵᱚᱱ ᱪᱟᱞᱟᱣ, ᱜᱷᱟᱨᱚᱸᱡᱽ ᱨᱮᱱ ᱦᱚᱲ ᱢᱚᱡᱽ ᱛᱮᱵᱚᱱ ᱵᱟᱧᱪᱟᱜ ᱥᱮ ᱱᱤᱡᱮ ᱦᱚᱸ ᱟᱭᱢᱟ ᱫᱤᱱ ᱡᱟᱛᱮ ᱵᱚᱱ ᱴᱮᱠᱥᱚᱭᱚᱜ, ᱱᱤᱡᱮ ᱦᱚᱸ ᱟᱭᱢᱟ ᱫᱤᱱ ᱵᱚᱱ ᱞᱟᱥᱴᱤᱝ ᱫᱟᱲᱮᱭᱟᱜ᱾ ᱢᱟ ᱛᱚᱵᱮ ᱵᱟᱭ ᱵᱟᱭ, ᱵᱤᱫᱟᱹᱭ ᱡᱚᱦᱟᱨ, ᱫᱟᱨᱟᱭ ᱠᱟᱱ ᱵᱷᱤᱰᱤᱭᱳ ᱨᱮ ᱟᱨ ᱦᱚᱸ ᱵᱚᱱ ᱧᱟᱯᱟᱢᱚᱜᱼᱟ᱾